ᱱᱚᱜᱼᱚᱭ ᱛᱟᱵᱚᱱ ᱱᱤᱛᱚᱜ ᱱᱚᱰᱮ ᱦᱮᱡ ᱦᱩᱭ ᱠᱟᱱᱟ ᱯᱚᱥᱪᱤᱢ ᱵᱟᱝᱜᱟᱞ ᱢᱮᱱᱫᱚ ᱵᱷᱟᱛᱩᱲ ᱟᱹᱛᱩ ᱟᱨ ᱱᱚᱰᱮ ᱱᱟᱜ ᱵᱷᱟᱸᱰᱟᱱ ᱚᱲᱟᱜ ᱞᱮ ᱦᱮᱡ ᱟᱠᱟᱱ ᱛᱟᱦᱮᱱᱟ ᱟᱫᱚ ᱵᱷᱟᱸᱰᱟᱱ ᱚᱲᱟᱜ ᱨᱮ ᱟᱹᱰᱤ ᱟᱭᱢᱟ ᱜᱟᱱ ᱯᱮᱲᱟ ᱠᱚ ᱦᱮᱡ ᱥᱮᱴᱮᱨ ᱟᱠᱟᱱᱟ ᱠᱚ ᱟᱨ ᱚᱱᱟ ᱢᱩᱫᱽ ᱨᱮ ᱜᱚᱲᱚᱢ ᱦᱟᱲᱟᱢ ᱟᱨ ᱜᱚᱲᱚᱢ ᱵᱩᱲᱦᱤᱧ ᱧᱟᱢ ᱟᱠᱟᱫ ᱠᱤᱱᱟ ᱦᱟᱸᱜ ᱟᱨ ᱩᱱᱠᱤᱱ ᱥᱟᱞᱟᱜ ᱱᱤᱛᱚᱜ ᱤᱧ ᱫᱩᱲᱩᱵ ᱯᱟᱱᱛᱮ ᱟᱠᱟᱱᱟ ᱛᱳ ᱩᱱᱠᱤᱱ ᱥᱟᱞᱟᱜ ᱠᱟᱹᱴᱤᱡ ᱵᱚᱱ ᱨᱚᱯᱚᱲᱟ ᱚᱠᱟ ᱨᱮᱱ ᱠᱟᱱᱟ ᱠᱤᱱ ᱟᱨ ᱩᱯᱨᱩᱢ ᱠᱚᱛᱟ ᱠᱤᱱ ᱪᱮᱫ ᱠᱟᱱᱟ ᱤᱱᱟᱹ ᱠᱚᱵᱚᱱ ᱵᱟᱲᱟᱭᱟ

ᱛᱚ ᱱᱚᱜᱼᱚᱭ ᱵᱷᱟᱸᱰᱟᱱ ᱨᱮ ᱱᱚᱜᱼᱚ ᱱᱚᱝᱠᱟ ᱠᱚ ᱥᱮᱨᱮᱧᱟ ᱟᱫᱚ ᱚᱱᱟ ᱠᱚᱜᱮ ᱵᱩᱲᱦᱤ ᱦᱚᱸ ᱠᱟᱹᱴᱤᱡ ᱢᱤᱫ ᱵᱟᱨ ᱠᱟᱛᱷᱟ ᱨᱚᱲ ᱥᱟᱱᱟᱭᱮ ᱠᱟᱱᱟ ᱱᱚᱣᱟ ᱫᱚ ᱱᱟᱹᱭᱛᱮ ᱪᱟᱞᱟᱜ ᱡᱚᱠᱷᱚᱱ ᱡᱚᱠᱷᱚᱱ ᱱᱟᱹᱭᱛᱮ ᱪᱟᱞᱟᱜ ᱛᱚᱠᱷᱚᱱ ᱚᱱᱟ ᱚᱠᱛᱚ ᱨᱮᱠᱚ ᱱᱚᱣᱟ ᱱᱚᱣᱟ ᱠᱚᱠᱚ ᱥᱮᱨᱮᱧᱟ ᱥᱮᱨᱮᱧᱟ ᱦᱳᱭ ᱟᱹᱰᱤ ᱱᱟᱯᱟᱭ ᱠᱤᱱ ᱦᱟᱲᱟᱢ ᱟᱨ ᱵᱩᱲᱦᱤ ᱱᱤᱛᱚᱜ ᱡᱟᱦᱟᱸ ᱞᱮᱠᱟ ᱠᱤᱱ ᱧᱮᱞᱚᱜ ᱠᱟᱱᱟ ᱫᱚᱢᱮ ᱠᱤᱱ ᱦᱟᱲᱟᱢ ᱵᱩᱲᱦᱤ ᱠᱟᱱᱟ ᱛᱚ ᱡᱟᱛᱮ ᱵᱚᱱ ᱤᱫᱤᱭᱮᱭᱟ ᱜᱚᱡ ᱵᱩᱨᱩ ᱠᱟᱱᱟ ᱚᱠᱚᱭ ᱛᱚᱯᱟ ᱠᱷᱚᱱᱟᱜ ᱵᱚᱱ ᱡᱟᱝ ᱵᱟᱦᱟ ᱵᱚᱱ ᱤᱫᱤᱭᱮᱫ ᱛᱟᱭᱟ ᱱᱟᱹᱭ ᱜᱷᱟᱴ ᱛᱚ ᱱᱩᱠᱤᱱ ᱡᱟᱦᱟᱸ ᱛᱮ ᱱᱤᱛᱚᱜ ᱵᱚᱱ ᱧᱮᱞ ᱠᱮᱫ ᱠᱤᱱᱟ ᱟᱹᱰᱤ ᱠᱤᱱ ᱦᱟᱲᱟᱢ ᱵᱩᱰᱷᱤ ᱠᱟᱱᱟ ᱛᱚ ᱱᱩᱠᱤᱱ ᱥᱮᱨᱣᱟ ᱨᱮᱱᱟᱜ ᱥᱮᱨᱮᱧ ᱟᱹᱰᱤ ᱠᱤᱱ ᱵᱟᱲᱟᱭ ᱟᱠᱟᱫᱼᱟ ᱟᱨ ᱱᱚᱜᱼᱚᱭ ᱢᱤᱫᱴᱟᱝ ᱠᱤᱱ ᱟᱬᱛᱤᱭᱮᱫ ᱵᱚᱱᱟ ᱟᱹᱰᱤ ᱡᱚᱢᱚᱠ ᱜᱮ ᱵᱩᱡᱷᱟᱹᱣ ᱮᱱᱟ ᱛᱚ ᱮᱱᱟᱝ ᱠᱷᱚᱱᱟᱜ ᱱᱚᱰᱮ ᱦᱟᱸᱜ ᱫᱤᱱ ᱵᱷᱳᱨ ᱨᱮ ᱛᱟᱦᱮᱸ ᱦᱩᱭ ᱞᱮᱱᱟ ᱛᱚ ᱱᱚᱝᱠᱟ ᱥᱮᱨᱮᱧ ᱵᱟᱝ ᱟᱸᱡᱚᱢ ᱦᱩᱭ ᱠᱟᱱᱟ ᱟᱨ ᱱᱤᱛᱚᱜ ᱱᱚᱣᱟ ᱛᱟᱨᱟᱥᱤᱧ ᱵᱮᱲᱟ ᱨᱮ ᱟᱸᱡᱚᱢᱮᱱᱟ ᱟᱹᱰᱤ ᱨᱟᱹᱥᱠᱟᱹ ᱵᱩᱡᱷᱟᱹᱣ ᱮᱱᱟ ᱛᱚ ᱡᱟᱦᱟᱸ ᱛᱤᱱᱟᱹᱜ ᱚᱰᱤᱭᱮᱱᱥ ᱠᱚ ᱱᱚᱣᱟ ᱵᱷᱤᱰᱤᱭᱳ ᱯᱮ ᱧᱮᱞ ᱛᱟᱵᱚᱱᱟ ᱛᱚ ᱡᱟᱹᱥᱛᱤ ᱠᱷᱚᱱ ᱡᱟᱹᱥᱛᱤ ᱥᱮᱭᱟᱨ ᱛᱟᱵᱚᱱ ᱯᱮ ᱞᱟᱭᱤᱠ ᱛᱟᱵᱚᱱ ᱯᱮ ᱟᱨ ᱢᱩᱪᱟᱹᱫ ᱨᱮ ᱦᱩᱰᱤᱧ ᱢᱟᱪᱷᱟ ᱠᱚᱢᱮᱱᱴ ᱟᱞᱚᱯᱮ ᱦᱤᱲᱤᱧᱟ ᱛᱚ ᱪᱚᱞᱚ ᱱᱤᱛᱚᱜ ᱟᱨᱦᱚᱸ ᱡᱟᱦᱟᱸ ᱛᱚᱸᱜᱮ ᱟᱠᱟᱱ ᱠᱟᱹᱢᱤ ᱠᱚ ᱱᱟᱦᱟᱜ ᱱᱤᱛᱚᱜ ᱛᱟᱨᱟᱥᱤᱧ ᱵᱮᱲᱟ ᱱᱟᱜ ᱵᱷᱚᱡᱽ ᱡᱚᱢ ᱨᱮᱱᱟᱜ ᱟᱫᱚ ᱚᱱᱟ ᱵᱷᱚᱡᱽ ᱡᱚᱢ ᱥᱮᱫ ᱱᱤᱛᱚᱜ ᱵᱟᱹᱭ ᱵᱟᱹᱭ ᱛᱮᱵᱚᱱ ᱪᱟᱞᱟᱜᱼᱟ ᱟᱨ ᱱᱩᱠᱤᱱ ᱦᱟᱲᱟᱢ ᱵᱩᱲᱦᱤ ᱛᱟᱹᱠᱤᱱ ᱱᱩᱠᱤᱱ ᱦᱚᱸ ᱵᱮᱥᱤ ᱵᱟᱹᱧ ᱥᱮᱨᱮᱧ ᱦᱚᱪᱚᱭᱮᱫ ᱠᱤᱱᱟ ᱱᱩᱠᱤᱱ ᱦᱚᱸ ᱮᱱᱟᱝ ᱠᱷᱚᱱᱟᱜ ᱨᱮᱸᱜᱮᱡ ᱵᱩᱡᱷᱟᱹᱣᱮᱫ ᱜᱮᱭᱟ ᱠᱤᱱ ᱟᱫᱚ ᱚᱱᱛᱮ ᱜᱮᱵᱚᱱ ᱪᱟᱞᱟᱜᱼᱟ ᱵᱷᱚᱡᱽ ᱡᱚᱢ ᱥᱮᱫ ᱜᱮ